ᱡᱚᱦᱟᱨ ᱥᱟᱱᱟᱢ ᱟᱹᱫᱤᱢ ᱥᱟᱱᱛᱟᱲ ᱠᱚ ᱤᱧ ᱜᱮ ᱯᱤ ᱦᱟᱸᱥᱫᱟ ᱛᱤᱦᱤᱧ ᱫᱚ ᱟᱵᱟᱨ ᱤᱧ ᱦᱮᱡ ᱥᱮᱴᱮᱨᱱᱟ ᱟᱯᱮ ᱥᱟᱢᱟᱝ ᱨᱮᱜᱮ ᱫᱩᱠ ᱡᱟᱞᱟᱛᱮ ᱟᱨ ᱱᱚᱣᱟ ᱫᱷᱩᱲᱤ ᱫᱷᱟᱹᱨᱛᱤ ᱨᱮ ᱛᱟᱦᱮᱸ ᱛᱷᱩᱨᱩᱡ ᱜᱮ ᱵᱟᱝ ᱢᱚᱱᱮ ᱠᱟᱱᱟ ᱛᱤᱦᱤᱧ ᱟᱵᱚ ᱟᱹᱰᱤ ᱞᱮᱠᱟᱱᱟᱜ ᱮᱴᱠᱮᱴᱚᱬᱮ ᱥᱤᱨᱡᱟᱹᱜ ᱠᱟᱱᱟ ᱟᱵᱚ ᱥᱟᱱᱛᱟᱲ ᱪᱮᱛᱟᱱ ᱨᱮ ᱛᱤᱦᱤᱧ ᱟᱢᱟᱜ ᱦᱚᱸᱠ ᱟᱹᱭᱫᱟᱹᱨᱤ ᱨᱮᱜᱮᱢ ᱨᱚᱲᱟ ᱢᱮᱱᱠᱷᱟᱱ ᱵᱚᱭᱦᱟ ᱦᱚᱠ ᱟᱹᱭᱫᱟᱹᱨ ᱟᱫᱚ ᱵᱟᱢ ᱧᱟᱢᱟ ᱟᱢᱟᱜ ᱫᱚ ᱥᱚᱨᱠᱟᱨ ᱯᱨᱚᱥᱟᱥᱚᱱᱟᱜ ᱜᱩᱞᱤᱢ ᱡᱚᱢᱟ ᱚᱠᱟ ᱫᱚ ᱥᱮᱸᱜᱮᱞ ᱴᱩᱴᱤᱢ ᱡᱚᱢᱟ ᱟᱨ ᱵᱟᱝᱠᱷᱟᱱ ᱫᱚ ᱠᱮᱥ ᱠᱷᱟᱹᱣᱟᱨᱤ ᱠᱟᱛᱮ ᱠᱚ ᱡᱮᱞ ᱨᱮᱠᱚ ᱥᱟᱢᱵᱟᱣ ᱠᱟᱢᱟ ᱟᱢᱟᱜ ᱦᱚᱠ ᱟᱹᱭᱫᱟᱹᱨᱤ ᱨᱚᱲ ᱞᱟᱹᱜᱤᱫ ᱛᱮ ᱡᱩᱫᱤ ᱩᱱᱟᱹᱜ ᱮ ᱜᱩᱱᱟᱹ ᱜᱮ ᱠᱷᱟᱱ ᱛᱚᱵᱮ ᱵᱷᱟᱨᱚᱛ ᱨᱮᱭᱟᱜ ᱥᱚᱝᱵᱤᱫᱷᱟᱱ ᱠᱚᱨᱮ ᱫᱚ ᱪᱮᱫ ᱠᱷᱟᱹᱛᱤᱨ ᱛᱮ ᱵᱟᱵᱟ ᱥᱟᱦᱮᱵᱽ ᱵᱷᱤᱢᱨᱟᱣ ᱟᱢᱵᱮᱫᱽᱠᱚᱨ ᱫᱚᱭ ᱚᱞ ᱴᱚ ᱟᱠᱟᱫᱼᱟ ᱟᱢ ᱜᱮ ᱱᱚᱣᱟ ᱵᱷᱟᱨᱚᱛ ᱫᱤᱥᱚᱢ ᱨᱮᱱ ᱦᱚᱠ ᱟᱨ ᱢᱩᱞ ᱚᱫᱷᱤᱠᱟᱨ ᱢᱟᱹᱞᱤᱠ ᱟᱢᱟᱜ ᱦᱟᱥᱟ ᱡᱟᱭᱜᱟ ᱡᱩᱢᱤ ᱡᱟᱭᱜᱟ ᱠᱚ ᱨᱮᱡᱟ ᱢᱮᱱᱠᱷᱟᱱ ᱚᱱᱟ ᱞᱟᱹᱜᱤᱫ ᱟᱢᱮᱢ ᱨᱚᱲᱟ ᱠᱷᱟᱱ ᱨᱚᱲ ᱠᱟᱛᱮᱫ ᱜᱮ ᱵᱤᱯᱚᱫᱽ ᱫᱩᱠ ᱡᱟᱞᱟ ᱫᱚ ᱛᱚᱵᱮ ᱡᱟᱦᱟᱸ ᱛᱤᱱᱟᱹᱜ ᱜᱮ ᱱᱚᱣᱟ ᱟᱹᱫᱤᱵᱟᱹᱥᱤ ᱥᱟᱱᱛᱟᱲ ᱥᱚᱢᱟᱡᱽ ᱨᱮᱵᱚᱱ ᱞᱮᱠᱷᱟᱜ ᱠᱟᱱ ᱠᱟᱨᱤᱵᱽ ᱪᱚᱞᱞᱤᱥ ᱴᱤ ᱡᱟᱹᱛᱤ ᱪᱮᱛᱟᱱ ᱨᱮ ᱱᱚᱝᱠᱟᱱᱟᱜ ᱟᱱᱟᱴ ᱥᱤᱨᱡᱟᱹᱜ ᱠᱟᱱᱟ᱾ ᱛᱚᱵᱮ ᱱᱚᱣᱟ ᱚᱠᱚᱭ ᱛᱤᱸᱜᱩ ᱫᱟᱨᱟᱢᱟ? ᱟᱵᱚᱣᱟᱜ ᱦᱚᱠ ᱟᱹᱭᱫᱤᱨ ᱚᱠᱚᱭᱮ ᱨᱚᱲᱟ? ᱥᱟᱱᱟᱢ ᱜᱟᱹᱠᱷᱩᱲᱤᱭᱟᱹ ᱠᱚᱴᱷᱮᱱ, ᱞᱟᱥᱮᱨ ᱦᱟᱛᱟᱝ ᱵᱩᱫᱫᱷᱤᱡᱤᱵᱤ ᱠᱚᱴᱷᱮᱱ ᱱᱚᱣᱟ ᱜᱮ ᱤᱧ ᱯᱟᱦᱴᱟ ᱥᱮᱡ ᱠᱷᱚᱡ ᱥᱟᱸᱫᱮᱥ ᱛᱮᱦᱮᱱ ᱠᱟᱱᱟ᱾ ᱟᱵᱚ ᱤᱱᱟᱹᱜ ᱜᱟᱱ ᱵᱷᱟᱨᱚᱛ ᱨᱮᱭᱟᱜ ᱥᱚᱝᱵᱤᱫᱷᱟᱱ ᱨᱮ ᱟᱨᱴᱤᱠᱮᱞ ᱠᱚ ᱚᱞ ᱴᱩᱣ ᱠᱟᱜᱼᱟᱭ ᱚᱱᱟ ᱠᱚ ᱵᱟᱧᱪᱟᱣ ᱫᱚᱦᱚ ᱞᱟᱹᱜᱤᱫ ᱟᱵᱚᱣᱟᱜ ᱜᱮ ᱨᱚᱲ ᱨᱮᱭᱟᱜ ᱚᱫᱷᱤᱠᱟᱨ ᱫᱚ ᱢᱮᱱᱟᱜᱼᱟ ᱛᱚᱵᱮ ᱛᱮᱦᱮᱧ ᱥᱩᱨᱡᱚ ᱦᱟᱸᱥᱫᱟ ᱚᱠᱟ ᱫᱚ ᱥᱩᱨᱭᱚ ᱦᱟᱸᱥᱫᱟ ᱩᱱᱤ ᱟᱭᱟᱜ ᱮᱞᱟᱠᱟ ᱨᱮ ᱜᱤᱫᱽᱨᱟᱹ ᱠᱚ ᱞᱟᱹᱜᱤᱫ ᱥᱠᱩᱞ ᱠᱚᱞᱮᱡᱽ ᱢᱮᱰᱤᱠᱮᱞ ᱠᱚ ᱨᱟᱡᱽᱟᱹᱨᱤ ᱪᱮᱛᱟᱱ ᱨᱮ ᱱᱚᱣᱟ ᱠᱚ ᱨᱚᱲ ᱞᱮᱫᱟᱭ ᱩᱱᱤ ᱥᱩᱨᱭᱚ ᱦᱟᱸᱥᱫᱟ ᱟᱹᱭᱩᱵ ᱵᱮᱞᱟ ᱚᱠᱛᱮ ᱪᱷᱚ ᱵᱟᱡᱮ ᱥᱮᱫ ᱩᱱᱤ ᱫᱚ ᱫᱮᱵᱜᱷᱚᱨ ᱨᱮᱠᱚ ᱥᱟᱵ ᱠᱮᱫᱮᱭᱟ ᱟᱨ ᱧᱤᱫᱟᱹ ᱵᱮᱞᱟ ᱥᱮᱫ ᱚᱠᱟ ᱚᱠᱛᱮ ᱵᱟᱨᱚ ᱵᱟᱡᱮ ᱥᱮᱫ ᱩᱱᱤ ᱫᱚ ᱰᱮᱰ ᱵᱚᱰᱤ ᱠᱚ ᱧᱟᱢ ᱠᱮᱫ ᱛᱟᱭᱟ᱾ ᱥᱳᱥᱟᱞ ᱢᱤᱰᱤᱭᱟ ᱨᱮᱜᱮ ᱱᱚᱣᱟ ᱫᱚ ᱮᱥ ᱵᱤ ᱟᱭᱟᱜ ᱢᱚᱪᱟ ᱛᱮᱭ ᱨᱚᱲ ᱟᱠᱟᱫᱼᱟ ᱟᱨ ᱚᱸᱰᱮᱱᱟᱜ ᱥᱟᱢᱟᱱ ᱠᱷᱚᱱ ᱧᱮᱞᱚᱜ ᱠᱟᱱᱟ ᱵᱟᱝᱢᱟ ᱩᱱᱤ ᱫᱚ ᱯᱩᱞᱤᱥ ᱴᱷᱮᱱ ᱠᱷᱚᱱ ᱫᱟᱹᱲᱮᱫ ᱠᱟᱱᱟᱭ ᱟᱠᱚᱣᱟᱜ ᱦᱟᱹᱛᱤᱭᱟᱨ ᱥᱟᱵ ᱠᱟᱛᱮ ᱟᱨ ᱩᱱᱤ ᱫᱚᱠᱚ ᱜᱩᱞᱤ ᱜᱚᱡ ᱟᱠᱟᱫᱮᱭᱟ ᱚᱠᱟ ᱫᱚ ᱥᱮᱸᱜᱮᱞ ᱴᱩᱴᱤ ᱛᱮᱠᱚ ᱜᱚᱡ ᱟᱠᱟᱫᱮᱭᱟ ᱠᱚ ᱚᱱᱟ ᱫᱚ ᱟᱵᱚ ᱴᱷᱮᱱ ᱠᱷᱟᱹᱞᱤ ᱱᱟᱴᱚᱠ ᱠᱚ ᱩᱫᱩᱜ ᱟᱠᱟᱫᱼᱟ ᱢᱮᱱᱠᱷᱟᱱ ᱩᱱᱤ ᱫᱚ ᱵᱟᱝᱜᱮ ᱵᱚᱭᱦᱟ ᱩᱱᱤ ᱫᱚ ᱛᱷᱟᱱᱟ ᱨᱮᱜᱮ ᱠᱚ ᱫᱟᱞ ᱜᱚᱡ ᱟᱠᱟᱫᱮᱭᱟ ᱟᱹᱜᱩ ᱠᱟᱛᱮᱫ ᱚᱠᱟ ᱫᱚ ᱞᱟᱞ ᱢᱟᱹᱴᱭᱟᱹᱲ ᱡᱟᱭᱜᱟ ᱨᱮ ᱚᱱᱟ ᱟᱥᱮ ᱯᱟᱨᱮ ᱨᱮᱱ ᱟᱥᱮ ᱯᱟᱥᱮ ᱨᱮᱱ ᱦᱚᱲ ᱠᱚ ᱵᱚᱛᱚᱨ ᱦᱚᱪᱚ ᱠᱚ ᱞᱟᱹᱜᱤᱫ ᱠᱷᱟᱹᱛᱤᱨ ᱛᱮ ᱩᱱᱤᱭᱟᱜ ᱜᱚᱡ ᱦᱚᱲᱢᱚ ᱫᱚ ᱚᱸᱰᱮ ᱠᱷᱚᱱ ᱠᱚ ᱤᱫᱤ ᱟᱠᱟᱫᱮᱭᱟ ᱚᱱᱟ ᱜᱚᱡ ᱦᱚᱲᱢᱚ ᱨᱮ ᱥᱮᱱ ᱞᱮᱱ ᱧᱮᱧᱮᱞ ᱠᱷᱟᱹᱛᱤᱨ ᱛᱮ ᱟᱡ ᱜᱚᱜᱚ ᱟᱡ ᱨᱮᱱ ᱡᱩᱨᱤ ᱩᱱᱠᱤᱱ ᱦᱚᱸ ᱵᱟᱝ ᱠᱚ ᱧᱮᱞ ᱚᱪᱚᱜ ᱟᱹᱠᱤᱱ ᱛᱟᱦᱮᱱᱚᱜᱼᱟ᱾ ᱛᱚᱵᱮ ᱟᱵᱚ ᱥᱚᱥᱟᱞ ᱢᱤᱰᱤᱭᱟ ᱨᱮ ᱵᱚᱱ ᱧᱮᱞ ᱧᱟᱢᱮᱫ ᱠᱟᱱ ᱚᱠᱟ ᱥᱩᱨᱭᱚ ᱦᱟᱸᱥᱫᱟ ᱜᱤᱫᱽᱨᱟᱹ ᱠᱚ ᱞᱟᱹᱜᱤᱫ ᱤᱥᱠᱩᱞ ᱠᱚᱢ ᱥᱮ ᱠᱚᱢ ᱛᱤᱱᱥᱚ ᱜᱟᱱ ᱜᱤᱫᱽᱨᱟᱹ ᱚᱸᱰᱮ ᱢᱮᱱᱟᱜ ᱠᱚᱣᱟ ᱩᱱᱤᱭᱟᱜ ᱩᱱᱠᱩ ᱪᱮᱛᱟᱱ ᱨᱮ ᱱᱚᱝᱠᱟᱱ ᱟᱱᱟᱴ ᱱᱤᱛᱚᱝ ᱥᱤᱨᱡᱟᱹᱜ ᱠᱟᱱᱟ ᱩᱱᱠᱩ ᱠᱚᱣᱟᱜ ᱡᱚᱢ ᱧᱩ ᱤᱥᱠᱩᱞ ᱠᱚ ᱪᱟᱞᱟᱣ ᱞᱟᱹᱜᱤᱫ ᱜᱩᱱᱮᱥᱣᱚᱨᱤᱭᱚ ᱦᱟᱸᱥᱫᱟ ᱜᱮ ᱪᱟᱞᱟᱣ ᱮᱫ ᱠᱟᱱ ᱛᱟᱦᱮᱱᱚᱜᱼᱟ᱾ ᱚᱱᱟ ᱠᱷᱚᱱ ᱢᱟᱨᱟᱝ ᱫᱩᱠ ᱨᱮᱭᱟᱜ ᱠᱟᱛᱷᱟ ᱫᱚ ᱪᱮᱫ ᱠᱟᱱᱟ ᱵᱚᱭᱦᱟ? ᱛᱮᱦᱮᱧ ᱟᱵᱚ ᱱᱤᱡᱮᱨᱟᱜ ᱦᱚᱠ ᱟᱹᱭᱫᱟᱹᱨ ᱨᱮᱭᱟᱜ ᱨᱮᱜᱮᱢ ᱨᱚᱲᱟ, ᱱᱚᱝᱠᱟᱱ ᱮᱴᱠᱮᱴᱚᱬᱮ ᱨᱮᱵᱚᱱ ᱯᱟᱲᱟᱜ ᱠᱟᱱᱟ᱾ ᱡᱷᱟᱨᱠᱷᱚᱸᱰ ᱫᱤᱥᱚᱢ ᱨᱮᱱ ᱢᱚᱱᱛᱨᱤ ᱦᱩᱭ ᱠᱟᱛᱮ ᱥᱟᱢᱤᱛ ᱟᱵᱚ ᱧᱮᱞ ᱧᱟᱢᱮ ᱠᱟᱱ ᱵᱚᱱ ᱦᱮᱢᱚᱱᱛ ᱥᱚᱨᱮᱱ ᱚᱛ ᱦᱟᱥᱟ ᱨᱮᱡ ᱞᱟᱹᱜᱤᱫ ᱯᱩᱞᱤᱥ ᱠᱚ ᱪᱷᱩᱴᱟᱹᱣ ᱠᱟᱠᱚ ᱠᱟᱱᱟᱭ ᱨᱟᱡᱽ ᱟᱹᱨᱤ ᱨᱮᱱ ᱫᱚᱞ ᱠᱚ ᱚᱠᱟ ᱫᱚ ᱜᱤᱴᱴᱤ ᱫᱷᱤᱨᱤ ᱢᱟᱯᱷᱤᱭᱟ ᱚᱠᱟ ᱫᱚ ᱠᱚᱭᱞᱟ ᱢᱟᱯᱷᱤᱭᱟ ᱠᱚ ᱚᱛ ᱦᱟᱥᱟ ᱨᱮᱡ ᱠᱷᱟᱹᱛᱤᱨ ᱛᱮ ᱠᱚᱢᱯᱟᱹᱱᱤ ᱠᱚ ᱱᱚᱝᱠᱟᱱᱟᱜ ᱮ ᱠᱟᱹᱢᱤ ᱨᱮ ᱪᱷᱩᱴᱟᱹᱣ ᱟᱠᱟᱱ ᱚᱱᱟ ᱠᱚ ᱵᱤᱨᱩᱫᱷ ᱮᱢ ᱨᱚᱲᱟ ᱛᱚᱵᱮ ᱟᱢ ᱫᱚ ᱯᱩᱞᱤᱥ ᱟᱜ ᱡᱷᱟᱹᱞᱤ ᱨᱮ ᱛᱚᱞ ᱦᱚᱪᱚ ᱢᱮᱭᱟ ᱟᱨ ᱵᱟᱝᱠᱷᱟᱱ ᱥᱮᱸᱜᱮᱞ ᱴᱩᱴᱤ ᱛᱮ ᱜᱚᱡ ᱦᱚᱪᱚ ᱢᱮᱭᱟ ᱛᱚᱵᱮ ᱱᱚᱣᱟ ᱠᱚ ᱛᱤᱸᱜᱩ ᱫᱟᱨᱟᱢ ᱞᱟᱹᱜᱤᱫ ᱥᱟᱱᱟᱢ ᱡᱩᱣᱟᱹᱱ ᱠᱚᱴᱷᱮᱱ ᱦᱩᱞᱜᱟᱹᱨᱤᱭᱟᱹ ᱞᱟᱥᱮᱨ ᱦᱟᱛᱟᱝ ᱠᱚᱴᱷᱮᱱ ᱟᱨ ᱢᱟᱺᱡᱷᱤ ᱯᱟᱨᱜᱟᱱᱟ ᱠᱚᱴᱷᱮᱱ ᱱᱚᱣᱟ ᱜᱮ ᱥᱟᱸᱫᱮᱥ ᱫᱚ ᱛᱟᱦᱮᱱ ᱠᱟᱱᱟ ᱟᱵᱚ ᱵᱟᱝ ᱵᱚᱱ ᱨᱚᱲ ᱞᱮᱠᱷᱟᱱ ᱡᱷᱟᱲᱠᱷᱚᱸᱰ ᱫᱤᱥᱚᱢ ᱨᱮᱱ ᱥᱟᱱᱟᱢ ᱚᱛ ᱦᱟᱥᱟ ᱢᱟᱠᱚ ᱞᱤᱞᱟᱹᱢ ᱪᱟᱵᱟ ᱟᱠᱟᱫ ᱟᱨ ᱵᱟᱝᱠᱷᱟᱱ ᱱᱚᱣᱟ ᱫᱷᱟᱹᱨᱛᱤ ᱨᱮᱜᱮ ᱵᱟᱝ ᱵᱚᱱ ᱛᱟᱦᱮᱸ ᱫᱟᱲᱮᱭᱟᱜᱼᱟ ᱪᱮᱫᱟᱜ ᱵᱚᱭᱦᱟ ᱱᱚᱣᱟ ᱨᱮ ᱟᱹᱰᱤ ᱞᱮᱠᱟᱱ ᱨᱟᱡᱽᱟᱹᱨᱤ ᱪᱟᱞᱟᱜ ᱠᱟᱱᱟ ᱱᱚᱣᱟ ᱛᱤᱸᱜᱩ ᱫᱟᱨᱟᱢ ᱞᱟᱹᱜᱤᱫ ᱟᱹᱫᱤᱢ ᱥᱟᱱᱛᱟᱲ ᱠᱚᱜᱮ ᱞᱟᱹᱠᱛᱤ ᱫᱚ ᱢᱮᱱᱟᱜᱼᱟ ᱛᱮᱦᱮᱧ ᱵᱚᱱ ᱧᱮᱞᱟ ᱯᱟᱸᱪᱣᱤ ᱪᱷᱚᱴᱤ ᱚᱱᱩᱥᱩᱪᱤ ᱥᱤ ᱮᱢ ᱴᱤ ᱮᱥ ᱯᱤ ᱴᱤ ᱚᱠᱟ ᱫᱚ ᱯᱟᱭᱥᱟ ᱮᱴ ᱛᱤᱧ ᱯᱚᱭᱥᱟ ᱫᱚ ᱵᱟᱝ ᱠᱟᱱᱟ ᱵᱚᱭᱦᱟ ᱯᱚᱭᱥᱟ ᱠᱟᱹᱱᱩᱱ ᱜᱨᱟᱢ ᱥᱚᱵᱷᱟ ᱜᱨᱟᱢ ᱥᱚᱵᱷᱟ ᱚᱱᱩᱢᱚᱛᱤ ᱵᱟᱝ ᱠᱟᱛᱮ ᱠᱚᱢᱯᱟᱱᱤ ᱢᱟᱯᱷᱤᱭᱟ ᱠᱚᱫᱚ ᱟᱵᱚ ᱚᱛ ᱦᱟᱥᱟ ᱠᱚ ᱨᱮᱡ ᱮᱫ ᱵᱚᱱᱟ ᱟᱵᱚᱣᱟᱜ ᱦᱚᱠ ᱟᱹᱭᱫᱟᱹᱨ ᱚᱞ ᱢᱮᱱᱟᱜᱼᱟ ᱵᱚᱭᱦᱟ ᱵᱷᱟᱨᱚᱛ ᱨᱮ ᱥᱚᱝᱵᱤᱫᱷᱟᱱ ᱨᱮ ᱟᱨᱴᱤᱠᱮᱞ ᱨᱮ ᱚᱞ ᱢᱮᱱᱟᱜᱼᱟ ᱢᱮᱱᱠᱷᱟᱱ ᱚᱱᱩᱥᱩᱪᱤ ᱦᱚᱸ ᱵᱟᱝ ᱠᱚ ᱢᱟᱱᱟ ᱚᱪᱚᱭᱮᱫ ᱠᱟᱱ ᱛᱟᱵᱚᱱᱟ ᱚᱠᱚᱭᱮ ᱨᱚᱲᱟ ᱚᱱᱟ ᱞᱟᱹᱜᱤᱫ ᱫᱚ ᱥᱟᱱᱟᱢ ᱞᱟᱥᱮᱨ ᱦᱟᱛᱟᱝ ᱦᱩᱞᱜᱟᱹᱨᱤᱭᱟᱹ ᱠᱚᱴᱷᱮᱱ ᱱᱚᱣᱟ ᱜᱮ ᱥᱟᱸᱫᱮᱥ ᱛᱟᱦᱮᱱ ᱠᱟᱱᱟ ᱟᱨ ᱚᱠᱛᱮ ᱵᱤᱞᱚᱢ ᱵᱟᱝ ᱠᱟᱛᱮ ᱱᱚᱣᱟ ᱨᱮᱭᱟᱜ ᱦᱟᱨ ᱥᱴᱮᱴ ᱨᱮ ᱡᱟᱸᱜᱮ ᱫᱟᱨᱟᱢ ᱞᱟᱹᱜᱤᱫ ᱛᱤᱸᱜᱩ ᱦᱩᱭᱩᱜ ᱛᱟᱵᱚᱱᱟ ᱛᱮᱦᱮᱧ ᱡᱷᱟᱲᱠᱷᱚᱸᱰ ᱫᱤᱥᱚᱢ ᱨᱮ ᱵᱟᱝᱜᱟᱞ ᱨᱮ ᱩᱲᱤᱥᱥᱟ ᱨᱮ ᱟᱥᱟᱢ ᱨᱮ ᱮᱴᱟᱜ ᱮᱴᱟᱜ ᱯᱚᱱᱚᱛ ᱨᱮ ᱱᱚᱝᱠᱟᱱ ᱟᱵᱚ ᱪᱮᱛᱟᱱ ᱨᱮ ᱱᱚᱝᱠᱟᱱ ᱟᱱᱟᱴ ᱮᱴᱠᱮᱴᱚᱬᱮ ᱫᱚ ᱚᱱᱟ ᱟᱱᱟᱴ ᱫᱚ ᱧᱮᱞ ᱧᱟᱢᱚᱜ ᱠᱟᱱᱟ ᱚᱱᱟ ᱠᱚ ᱛᱤᱸᱜᱩ ᱞᱟᱹᱜᱤᱫ ᱛᱮ ᱥᱟᱱᱟᱢ ᱢᱟᱹᱭ ᱵᱤᱴᱤ ᱠᱚᱦᱚᱸ ᱚᱠᱟ ᱫᱚ ᱱᱤᱡᱮᱨᱟᱜ ᱦᱚᱸᱠ ᱟᱹᱭᱫᱟᱹᱨ ᱞᱟᱹᱜᱤᱫ ᱛᱮ ᱨᱚᱲ ᱫᱚ ᱵᱟᱝ ᱵᱚᱱ ᱛᱷᱤᱨᱚᱜᱼᱟ ᱥᱚᱢᱟᱡᱽ ᱞᱟᱹᱜᱤᱫ ᱛᱮ ᱨᱚᱲ ᱞᱮ ᱵᱟᱝ ᱵᱚᱱ ᱛᱷᱤᱨᱚᱜᱼᱟ ᱚᱱᱟ ᱞᱟᱹᱜᱤᱫ ᱛᱮᱦᱚᱸ ᱟᱵᱚ ᱨᱮᱱ ᱢᱟᱹᱭ ᱵᱤᱴᱤ ᱠᱚ ᱜᱚᱜᱚ ᱠᱚ ᱟᱨ ᱞᱟᱥᱮᱨ ᱦᱟᱛᱟᱝ ᱵᱩᱫᱽᱫᱷᱤᱡᱤᱵᱤ ᱯᱟᱨᱜᱟᱱᱟ ᱢᱟᱹᱡᱷᱤ ᱠᱚ ᱟᱨ ᱡᱟᱜᱮ ᱱᱚᱣᱟ ᱫᱚ ᱡᱟᱸᱜᱮ ᱫᱟᱨᱟᱢ ᱞᱟᱹᱜᱤᱫ ᱛᱤᱸᱜᱩ ᱞᱟᱹᱠᱛᱤ ᱠᱟᱱ ᱛᱟᱵᱚᱱᱟ ᱟᱨ ᱵᱟᱝᱠᱷᱟᱱ ᱟᱢ ᱫᱚ ᱱᱤᱡᱮᱨᱟᱜ ᱚᱛ ᱦᱟᱥᱟ ᱫᱚ ᱵᱟᱝ ᱜᱮᱢ ᱵᱟᱧᱪᱟᱣ ᱫᱟᱲᱮᱭᱟᱜᱼᱟ ᱛᱚ ᱫᱮᱞᱟ ᱵᱚᱱ ᱥᱟᱱᱟᱢ ᱦᱚᱲ ᱜᱮ ᱱᱚᱣᱟ ᱨᱮᱭᱟᱜ ᱯᱨᱚᱛᱤᱵᱟᱫᱽ ᱨᱮ ᱥᱮᱸᱜᱮᱞ ᱫᱚ ᱡᱩᱞ ᱞᱟᱹᱠᱛᱤ ᱠᱟᱱᱟ ᱟᱨ ᱵᱟᱝᱠᱷᱟᱱ ᱫᱤᱥᱚᱢ ᱨᱮ ᱵᱟᱝ ᱵᱚᱱ ᱛᱟᱦᱮᱸ ᱫᱟᱲᱮᱭᱟᱜᱼᱟ ᱢᱟ ᱤᱧ ᱜᱮ ᱯᱤ ᱦᱟᱸᱥᱫᱟ ᱥᱟᱱᱟᱢ ᱠᱚᱴᱷᱮᱱ ᱜᱮ ᱞᱟᱥᱟᱲᱦᱮᱫ ᱡᱚᱦᱟᱨ ᱤᱧ ᱫᱚᱦᱚᱭᱮᱫ ᱠᱟᱱᱟ ᱡᱚᱦᱟᱨ ᱜᱮ ᱥᱟᱱᱟᱢ ᱟᱹᱫᱤᱢ ᱥᱟᱱᱛᱟᱲ ᱠᱚ